ᱱᱚᱜᱼᱚᱭ ᱛᱮᱦᱮᱧ ᱵᱟᱨᱚ ᱚᱠᱴᱳᱵᱚᱨ ᱱᱚᱣᱟ ᱯᱮ ᱧᱮᱞᱮᱫ ᱛᱟᱵᱚᱱᱟ ᱟᱢᱵᱮᱫᱠᱚᱨ ᱨᱟᱭᱤᱴ ᱯᱟᱨᱴᱤ ᱚᱯᱷ ᱤᱱᱰᱤᱭᱟ ᱨᱮᱱᱟᱜ ᱛᱮᱦᱮᱧ ᱱᱚᱣᱟ ᱡᱷᱟᱲᱠᱷᱚᱸᱰ ᱨᱮᱱᱟᱜ ᱪᱚᱠᱨᱚᱫᱷᱚᱨᱯᱩᱨ ᱨᱮ ᱟᱹᱫᱤᱵᱟᱹᱥᱤ ᱚᱫᱷᱤᱠᱟᱨ ᱥᱚᱢᱢᱮᱞᱚᱱ ᱥᱟᱶᱛᱮ ᱡᱚᱱᱚᱥᱚᱵᱷᱟ ᱢᱮᱱᱟᱜᱼᱟ ᱚᱱᱟ ᱱᱚᱣᱟ ᱪᱚᱠᱨᱚᱫᱷᱚᱨᱯᱩᱨ ᱨᱮᱱᱟᱜ ᱜᱮ ᱡᱟᱦᱟᱸ ᱫᱟᱨᱟᱢ ᱞᱮᱠᱟ ᱱᱚᱣᱟ ᱴᱷᱮᱱ ᱡᱟᱦᱟᱸ ᱛᱤᱱᱟᱹᱜ ᱥᱚᱢᱚᱨᱛᱷᱚᱠ ᱱᱮᱛᱟ ᱠᱚ ᱠᱟᱨᱡᱚᱠᱚᱨᱛᱟ ᱠᱚᱠᱚ ᱦᱮᱡ ᱥᱮᱴᱮᱨᱚᱜ ᱠᱟᱱᱟ ᱱᱚᱰᱮ ᱠᱚ ᱫᱟᱨᱟᱢᱮᱫ ᱠᱚᱣᱟ ᱫᱟᱨᱟᱢ ᱥᱟᱶᱛᱮ ᱱᱚᱰᱮ ᱡᱚᱢ ᱧᱩ ᱠᱚᱨᱮᱱᱟᱜ ᱦᱚᱸᱠᱚ ᱵᱮᱵᱚᱥᱛᱷᱟ ᱟᱠᱟᱫᱟ ᱟᱫᱚ ᱚᱱᱟ ᱴᱷᱮᱱ ᱥᱟᱢᱟᱝ ᱥᱮᱱ ᱡᱟᱦᱟᱸ ᱠᱚ ᱧᱮᱞᱚᱜ ᱠᱟᱱᱟ ᱩᱱᱠᱩ ᱠᱚ ᱡᱚᱢ ᱧᱩᱭᱮᱫᱟ ᱟᱨ ᱱᱚᱰᱮ ᱠᱷᱚᱱᱟᱜ ᱜᱮ ᱥᱟᱱᱟᱢ ᱠᱚ ᱚᱱᱟ ᱯᱚᱲᱟᱦᱟᱴ ᱢᱚᱭᱫᱟᱱ ᱨᱮᱠᱚ ᱪᱟᱞᱟᱜᱼᱟ ᱱᱚᱰᱮ ᱯᱮ ᱧᱮᱞᱮᱫ ᱛᱟᱵᱚᱱᱟ ᱱᱚᱜᱼᱚᱭ ᱱᱚᱣᱟ ᱜᱮᱴ ᱱᱚᱣᱟ ᱴᱷᱮᱱ ᱵᱤᱵᱷᱤᱱᱱᱚ ᱠᱟᱨᱡᱚᱠᱚᱨᱛᱟ ᱠᱚ ᱱᱚᱜᱼᱚᱭ ᱠᱚ ᱦᱮᱡ ᱥᱮᱴᱮᱨᱚᱜ ᱠᱟᱱᱟ ᱠᱚ ᱛᱮᱦᱮᱧ ᱫᱩ ᱵᱟᱡᱟ ᱠᱷᱚᱱᱟᱜ ᱫᱷᱤᱢᱟᱱ ᱵᱤᱡᱚᱭ ᱢᱟᱱᱠᱟᱨ ᱜᱚᱢᱠᱮᱭᱟᱜ ᱥᱚᱵᱷᱟ ᱢᱮᱱᱟᱜᱼᱟ ᱡᱚᱱᱚᱥᱚᱵᱷᱟ ᱱᱚᱣᱟ ᱡᱚᱱᱚᱥᱚᱵᱷᱟ ᱛᱮᱦᱮᱧ ᱫᱩ ᱵᱟᱡᱟ ᱠᱷᱚᱱᱟᱜ ᱦᱩᱭᱩᱜᱼᱟ ᱱᱚᱰᱮ ᱵᱚᱱ ᱧᱮᱞ ᱧᱟᱢᱮᱫ ᱠᱚᱣᱟ ᱱᱚᱣᱟ ᱴᱷᱮᱱ ᱯᱟᱨᱴᱤ ᱯᱟᱦᱴᱟ ᱠᱷᱚᱱᱟᱜ ᱜᱮ ᱡᱚᱢ ᱧᱩ ᱠᱚᱨᱮᱱᱟᱜ ᱠᱚ ᱵᱮᱵᱚᱥᱛᱷᱟ ᱟᱠᱟᱫᱟ ᱱᱚᱣᱟ ᱠᱚᱨᱮ ᱡᱚᱛᱚ ᱥᱚᱢᱚᱨᱛᱷᱚᱠ ᱠᱟᱹᱢᱤᱭᱟ ᱠᱚ ᱫᱟᱠᱟ ᱠᱚ ᱡᱚᱢ ᱮᱫᱟ ᱱᱚᱣᱟ ᱴᱷᱮᱱ ᱟᱵᱚᱨᱮᱱ ᱫᱷᱤᱢᱟᱱ ᱵᱤᱥᱥᱚ ᱵᱤᱡᱚᱭ ᱢᱟᱨᱰᱤ ᱜᱚᱢᱠᱮ ᱱᱚᱣᱟ ᱴᱷᱮᱱ ᱫᱟᱠᱟ ᱠᱤᱱ ᱡᱚᱢ ᱮᱫᱟ ᱟᱫᱚ ᱩᱱᱠᱤᱱ ᱦᱚᱸᱵᱚᱱ ᱧᱮᱞᱮᱫ ᱠᱤᱱᱟ ᱱᱚᱣᱟ ᱴᱷᱮᱱ ᱥᱟᱱᱟᱢ ᱠᱚᱜᱮ ᱱᱚᱣᱟ ᱯᱟᱨᱴᱤ ᱯᱟᱦᱴᱟ ᱠᱷᱚᱱᱟᱜ ᱱᱚᱣᱟ ᱤᱱᱛᱮᱡᱟᱢ ᱦᱩᱭ ᱟᱠᱟᱱᱟ ᱟᱫᱚ ᱜᱚᱢᱠᱮ ᱪᱮᱫ ᱞᱮᱠᱟ ᱥᱤᱵᱤᱞ ᱠᱟᱱᱟ ᱥᱮ ᱜᱚᱢᱠᱮ ᱟᱪᱪᱷᱟ ᱟᱪᱪᱷᱟ ᱟᱪᱪᱷᱟ ᱪᱚᱞᱚ ᱪᱚᱞᱚ ᱟᱹᱰᱤ ᱵᱮᱥ ᱠᱟᱱᱟ ᱦᱳᱭ ᱟᱞᱮ ᱠᱚᱦᱚᱸ ᱦᱟᱸᱜ ᱡᱚᱛᱚᱞᱮ ᱡᱚᱢ ᱠᱮᱫᱟ ᱦᱮᱸ ᱱᱚᱣᱟ ᱴᱷᱮᱱ ᱵᱚᱱ ᱧᱮᱞᱮᱫ ᱠᱚᱣᱟ ᱱᱚᱣᱟ ᱴᱷᱮᱱ ᱡᱚᱛᱚ ᱩᱱᱠᱩ ᱯᱟᱨᱴᱤ ᱨᱮᱱ ᱠᱟᱹᱢᱤᱭᱟ ᱠᱚᱜᱮ ᱱᱚᱣᱟ ᱴᱷᱮᱱ ᱱᱚᱝᱠᱟ ᱡᱚᱢ ᱧᱩ ᱠᱚᱠᱚ ᱮᱨᱮᱡᱽᱢᱮᱱᱴ ᱟᱠᱟᱫᱟ ᱦᱮᱸ ᱱᱚᱣᱟ ᱴᱷᱮᱱ ᱡᱟᱦᱟᱸ ᱛᱤᱱᱟᱹᱜ ᱵᱚᱱ ᱧᱮᱞᱮᱫ ᱠᱚᱣᱟ ᱵᱤᱵᱷᱤᱱᱱᱚ ᱡᱷᱟᱲᱠᱷᱚᱸᱰ ᱯᱨᱚᱫᱮᱥ ᱠᱷᱚᱱᱟᱜ ᱠᱚ ᱦᱮᱡ ᱟᱠᱟᱱᱟ ᱱᱚᱣᱟ ᱴᱷᱮᱱ ᱵᱚᱱ ᱧᱮᱞᱮᱫ ᱠᱚᱣᱟ ᱡᱟᱦᱟᱸᱭ ᱡᱟᱦᱟᱸ ᱞᱮᱠᱟ ᱟᱯᱟᱱ ᱟᱹᱯᱤᱱ ᱧᱟᱢ ᱠᱟᱛᱮ ᱠᱚ ᱡᱚᱢᱮᱫ ᱛᱟᱵᱚᱱᱟ ᱟᱵᱚᱨᱮᱱ ᱥᱚᱢᱚᱨᱛᱷᱚᱠ ᱠᱚ ᱱᱚᱣᱟ ᱴᱷᱮᱱ ᱡᱚᱢ ᱧᱩ ᱠᱚᱨᱮᱱᱟᱜ ᱦᱚᱸ ᱵᱮᱵᱚᱥᱛᱷᱟ ᱛᱟᱦᱮᱸ ᱠᱟᱱᱟ ᱱᱚᱰᱮ ᱟᱵᱚᱨᱮᱱ ᱠᱟᱹᱢᱤᱭᱟᱹ ᱠᱚᱠᱚ ᱡᱚᱢᱮᱫ ᱛᱟᱵᱚᱱᱟ ᱦᱳᱭ ᱟᱨ ᱤᱱᱟᱹ ᱛᱟᱭᱱᱚᱢ ᱫᱚ ᱯᱚᱲᱟᱦᱟᱴ ᱢᱚᱭᱫᱟᱱ ᱨᱮ ᱪᱟᱞᱟᱜ ᱦᱩᱭᱩᱜᱼᱟ ᱱᱚᱣᱟ ᱴᱷᱮᱱ ᱵᱚᱱ ᱧᱮᱞᱮᱫ ᱠᱚᱣᱟ ᱥᱟᱱᱟᱢ ᱮ ᱯᱤ ᱟᱭ ᱨᱮᱱ ᱠᱟᱹᱢᱤᱭᱟ ᱠᱚ ᱥᱮ ᱱᱮᱛᱟ ᱠᱚ ᱮᱢᱟᱱ ᱠᱚ ᱥᱟᱱᱟᱢ ᱠᱚᱜᱮ ᱱᱚᱰᱮ ᱡᱚᱢ ᱠᱟᱛᱮᱫ ᱫᱩ ᱵᱟᱡᱟ ᱠᱷᱚᱱᱟᱜ ᱮᱛᱚᱦᱚᱵᱚᱜᱼᱟ ᱦᱟᱸᱜ

ᱡᱟᱦᱟᱸ ᱨᱮᱫᱚ ᱨᱟᱥᱴᱨᱤᱭᱚ ᱚᱫᱷᱭᱚᱠᱥ ᱮ ᱯᱤ ᱟᱭ ᱨᱮᱱ ᱢᱟᱱᱚᱛᱟᱱ ᱦᱤᱢᱟᱱ ᱵᱤᱡᱚᱭ ᱢᱟᱱᱴᱟ ᱥᱟᱦᱮᱵᱽ ᱚᱱᱟ ᱴᱷᱮᱱ ᱟᱹᱫᱤᱵᱟᱹᱥᱤ ᱠᱚ ᱵᱟᱠᱷᱨᱟ ᱛᱮ ᱟᱹᱫᱤᱵᱟᱹᱥᱤ ᱚᱫᱷᱤᱠᱟᱨ ᱥᱚᱢᱢᱮᱞᱚᱱ ᱡᱟᱦᱟᱸ ᱢᱮᱱᱟᱜ ᱚᱱᱟ ᱨᱮ ᱵᱷᱟᱥᱚᱱ ᱠᱤᱱ ᱫᱚᱦᱚᱭᱟ ᱱᱚᱰᱮ ᱯᱮ ᱧᱮᱞᱮᱫ ᱠᱚ ᱛᱟᱵᱚᱱ ᱜᱮᱭᱟ ᱵᱤᱵᱷᱤᱱᱱᱚ ᱡᱷᱟᱲᱠᱷᱚᱸᱰ ᱨᱮᱱᱟᱜ ᱵᱤᱵᱷᱤᱱᱱᱚ ᱴᱚᱴᱷᱟ ᱠᱷᱚᱱᱟᱜ ᱚᱱᱠᱟ ᱫᱚ ᱵᱮᱝᱜᱚᱞ ᱯᱟᱦᱴᱟ ᱠᱷᱚᱱᱟᱜ ᱦᱚᱸᱠᱚ ᱦᱮᱡ ᱥᱮᱴᱮᱨ ᱟᱠᱟᱱᱟ ᱟᱹᱰᱤ ᱥᱟᱸᱜᱮ ᱟᱫᱚ ᱱᱤᱛ ᱱᱚᱣᱟ ᱡᱚᱢ ᱧᱩ ᱠᱚ ᱥᱟᱹᱛ ᱞᱮᱱᱠᱷᱟᱱ ᱜᱮ ᱥᱚᱵᱷᱟ ᱮᱛᱚᱦᱚᱵᱚᱜᱼᱟ ᱫᱩ ᱵᱟᱡᱟ ᱠᱷᱚᱱᱟᱜ ᱱᱚᱣᱟ ᱥᱚᱵᱷᱟ ᱞᱟᱹᱜᱤᱫ ᱱᱚᱣᱟ ᱥᱚᱵᱷᱟ ᱨᱮ ᱥᱟᱱᱟᱢ ᱡᱟᱦᱟᱸ ᱛᱤᱱᱟᱹᱜ ᱜᱮᱠᱚ ᱦᱮᱡ ᱥᱮᱴᱮᱨᱚᱜ ᱠᱟᱱᱟ ᱟᱨ ᱡᱟᱦᱟᱸ ᱛᱤᱱᱟᱹᱜ ᱜᱮ ᱱᱚᱣᱟ ᱵᱷᱤᱰᱤᱭᱳ ᱧᱮᱧᱮᱞ ᱧᱮᱞᱮᱫ ᱯᱮ ᱛᱟᱵᱚ ᱧᱮᱞᱮᱫ ᱛᱟᱵᱚᱱᱟᱯᱮ ᱥᱟᱱᱟᱢ ᱠᱚᱜᱮ ᱢᱟ ᱱᱚᱣᱟ ᱱᱚᱣᱟ ᱯᱟᱴᱤ ᱨᱮᱱᱟᱜ ᱯᱟᱨᱪᱟᱣ ᱯᱟᱥᱱᱟᱣ ᱞᱟᱹᱜᱤᱫ ᱛᱮ ᱞᱟᱦᱟ ᱥᱮᱱ ᱱᱚᱣᱟ ᱵᱷᱤᱰᱤᱭᱳ ᱟᱯᱮ ᱯᱮ ᱥᱮᱭᱟᱨ ᱛᱟᱵᱚᱱᱟ ᱱᱤᱭᱟᱹ ᱟᱸᱥ ᱛᱟᱦᱮᱱ ᱠᱟᱱᱟ ᱪᱮᱫᱟᱜ ᱥᱮ ᱱᱚᱣᱟ ᱯᱟᱴᱤ ᱫᱚ ᱟᱹᱫᱤᱵᱟᱹᱥᱤ ᱠᱚᱣᱟᱜ ᱞᱟᱦᱟᱱᱛᱤ ᱥᱮ ᱱᱚᱝᱠᱟ ᱠᱟᱛᱷᱟᱭ ᱢᱮᱱᱫᱟ ᱫᱮᱥ ᱢᱮ ᱟᱹᱫᱤᱵᱟᱹᱥᱤᱭᱳ ᱠᱟ ᱨᱟᱡᱽ ᱞᱟᱱᱟ ᱦᱮ ᱱᱚᱝᱠᱟᱱ ᱦᱚᱸ ᱥᱞᱳᱜᱟᱱ ᱢᱮᱱᱟᱜᱼᱟ ᱵᱷᱟᱨᱚᱛ ᱫᱮᱥ ᱢᱮ ᱟᱹᱫᱤᱵᱟᱹᱥᱤᱭᱳ ᱠᱟ ᱨᱟᱡᱽ ᱞᱟᱱᱟ ᱦᱮ ᱟᱫᱚ ᱱᱚᱝᱠᱟᱱ ᱢᱤᱫᱴᱟᱝ ᱯᱟᱴᱤ ᱵᱚᱱ ᱧᱟᱢ ᱟᱠᱟᱫ ᱡᱟᱦᱟᱸ ᱫᱚ ᱮ ᱯᱤ ᱟᱭ ᱱᱚᱣᱟ ᱮ ᱯᱤ ᱟᱭ ᱯᱟᱨᱴᱤ ᱨᱮᱱᱟᱜ ᱞᱟᱦᱟᱱᱛᱤ ᱨᱮ ᱟᱯᱮ ᱧᱮᱧᱮᱞᱤᱭᱟᱹ ᱥᱟᱱᱟᱢ ᱠᱚᱣᱟᱜ ᱜᱮ ᱜᱚᱲᱚ ᱥᱚᱯᱚᱦᱚᱫ ᱨᱮᱱᱟᱜ ᱞᱟᱹᱠᱛᱤ ᱢᱮᱱᱟᱜᱼᱟ ᱟᱨᱚ ᱱᱩᱠᱩ ᱚᱠᱚᱭ ᱱᱮᱛᱟ ᱢᱚᱱᱛᱨᱤ ᱠᱚᱠᱚ ᱦᱤᱡᱩᱜ ᱢᱚᱱᱛᱨᱤ ᱫᱚ ᱵᱟᱹᱱᱩᱜ ᱠᱚᱣᱟ ᱱᱮᱛᱟ ᱠᱚᱠᱚ ᱦᱤᱡᱩᱜ ᱠᱟᱱᱟ ᱱᱚᱣᱟ ᱴᱷᱮᱱ ᱟᱪᱪᱷᱟ ᱱᱚᱣᱟ ᱴᱷᱮᱱ ᱢᱤᱫᱴᱟᱝ ᱡᱷᱟᱱᱰᱟ ᱜᱚᱦᱚᱲ ᱟᱪᱪᱷᱟ ᱜᱚᱢᱠᱮ ᱚᱠᱟ ᱚᱠᱟ ᱠᱷᱚᱱᱟᱜ ᱥᱮᱴᱮᱨ ᱦᱩᱭ ᱠᱟᱱᱟ ᱟᱹᱞᱤᱧ ᱫᱚᱞᱤᱧ ᱥᱮᱴᱮᱨ ᱟᱠᱟᱱᱟ ᱵᱟᱝᱜᱟᱞ ᱨᱮᱱᱟᱜ ᱯᱩᱨᱩᱞᱤᱭᱟᱹ ᱡᱮᱞᱟ ᱨᱮᱱᱟᱜ ᱵᱚᱞᱨᱟᱢᱯᱩᱨ ᱵᱞᱚᱠ ᱵᱚᱞᱨᱟᱢᱯᱩᱨ ᱵᱚᱞᱨᱟᱢᱯᱩᱨ ᱵᱞᱚᱠ ᱢᱟᱱᱮ ᱯᱩᱨᱩᱞᱤᱭᱟᱹ ᱰᱤᱥᱴᱨᱤᱠ

ᱮᱱᱠᱷᱟᱱ ᱢᱟ ᱛᱚᱵᱮ ᱧᱮᱧᱮᱞᱤᱭᱟᱹ ᱠᱚ ᱥᱟᱱᱟᱢ ᱟᱯᱮ ᱱᱚᱣᱟ ᱯᱟᱹᱴᱤ ᱨᱮᱱᱟᱜ ᱯᱟᱨᱪᱟᱣ ᱯᱟᱥᱱᱟᱣ ᱵᱟᱠᱷᱨᱟ ᱛᱮ ᱡᱟᱦᱟᱸᱭ ᱠᱚ ᱱᱚᱣᱟ ᱮ ᱯᱤ ᱟᱭ ᱨᱮᱱᱟᱜ ᱱᱤᱛᱤ ᱟᱫᱚᱨᱥᱚ ᱠᱚ ᱵᱟᱹᱲᱛᱤ ᱡᱩᱫᱤ ᱵᱟᱰᱟᱭ ᱥᱟᱱᱟ ᱯᱮ ᱛᱟᱵᱚᱱᱟ ᱮᱱᱠᱷᱟᱱ ᱢᱳᱵᱟᱭᱤᱞ ᱯᱮ ᱥᱟᱨᱪᱤᱝ ᱞᱮᱠᱷᱟᱱ ᱜᱮ ᱮ ᱯᱤ ᱟᱭ ᱧᱩᱢ ᱠᱟᱛᱮᱫ ᱟᱨ ᱵᱟᱠᱷᱟᱱ ᱫᱷᱤᱢᱟᱱ ᱵᱤᱡᱚᱭ ᱢᱟᱱᱠᱟᱨ ᱧᱩᱢ ᱠᱟᱛᱮᱫ ᱥᱟᱨᱪᱤᱝ ᱞᱮᱠᱷᱟᱱ ᱜᱮ ᱟᱹᱰᱤ ᱞᱮᱠᱟᱱ ᱵᱷᱤᱰᱤᱭᱳ ᱥᱮ ᱱᱤᱛᱤ ᱥᱮ ᱟᱫᱚᱨᱥᱚ ᱪᱮᱫ ᱠᱟᱱᱟ ᱱᱚᱣᱟ ᱮ ᱯᱤ ᱟᱭ ᱪᱮᱫ ᱮ ᱪᱤᱠᱟᱹᱭᱟ ᱪᱮᱫ ᱮ ᱠᱟᱹᱢᱤᱭᱟ ᱚᱱᱟ ᱠᱚ ᱵᱟᱠᱷᱨᱟ ᱛᱮ ᱟᱹᱰᱤ ᱟᱹᱰᱤ ᱵᱷᱤᱰᱤᱭᱳ ᱢᱮᱱᱟᱜᱼᱟ ᱛᱮᱦᱮᱧ ᱦᱚᱸ ᱡᱟᱦᱟᱸ ᱱᱚᱣᱟ ᱪᱚᱠᱨᱚᱫᱷᱚᱨᱯᱩᱨ ᱨᱮᱱᱟᱜ ᱯᱚᱲᱟᱦᱟᱴ ᱢᱚᱭᱫᱟᱱ ᱨᱮ ᱦᱩᱭᱩᱜᱼᱟ ᱱᱚᱣᱟ ᱨᱮᱱᱟᱜ ᱦᱚᱸ ᱵᱷᱤᱰᱤᱭᱳ ᱟᱯᱮ ᱯᱮ ᱧᱟᱢ ᱫᱟᱲᱮᱭᱟᱜᱼᱟ ᱮᱱᱠᱷᱟᱱ ᱢᱟ ᱛᱚᱵᱮ ᱧᱮᱧᱮᱞᱤᱭᱟᱹ ᱱᱚᱣᱟ ᱵᱷᱤᱰᱤᱭᱳ ᱧᱮᱧᱮᱞᱤᱭᱟᱹ ᱠᱚ ᱟᱸᱡᱚᱢ ᱛᱮᱱ ᱠᱚ ᱥᱟᱱᱟᱢ ᱠᱚ ᱡᱚᱦᱟᱨ ᱵᱟᱰᱟᱭ ᱦᱚᱪᱚ ᱠᱟᱛᱮᱫ ᱱᱤᱭᱟᱹ ᱟᱸᱥ ᱫᱚᱦᱚ ᱠᱟᱛᱮᱫ ᱜᱮ ᱱᱚᱣᱟ ᱵᱷᱤᱰᱤᱭᱳ ᱫᱚ ᱢᱩᱪᱟᱹᱫ ᱮᱫ ᱛᱟᱵᱚᱱᱟ ᱢᱟ ᱛᱚᱵᱮ ᱥᱟᱱᱟᱢ ᱠᱚᱜᱮ ᱡᱚᱦᱟᱨ